ᱥᱟᱱᱟᱢ ᱠᱚ ᱥᱟᱹᱜᱩᱱ ᱡᱚᱦᱟᱨ ᱥᱟᱶᱛᱮ ᱟᱹᱞᱤᱧᱟᱜ ᱱᱟᱣᱟ ᱯᱮ ᱯᱟᱥᱴᱟ ᱠᱷᱚᱱ ᱥᱟᱹᱜᱩᱱ ᱫᱟᱨᱟᱢ ᱟᱨ ᱛᱮᱦᱮᱧ ᱧᱮᱞᱮᱫ ᱞᱤᱧᱟ ᱚᱠᱟᱨᱮ ᱢᱮᱱᱟᱜ ᱴᱨᱮᱱ ᱨᱮ ᱛᱚ ᱛᱮᱦᱮᱧ ᱵᱷᱩᱵᱽᱱᱮᱥᱚᱨ ᱪᱟᱞᱟᱣ ᱦᱩᱭᱩᱜ ᱠᱟᱱᱟ ᱱᱤᱛᱚᱜ ᱱᱤᱛᱚᱜ ᱴᱟᱭᱤᱢ ᱦᱩᱭᱩᱜ ᱠᱟᱱᱟ ᱪᱟᱨᱴᱟ ᱠᱩᱲᱤᱭᱟᱜ ᱵᱟᱲᱟᱭ ᱜᱮᱭᱟ ᱯᱮ ᱵᱟᱝ ᱨᱤᱥᱤ ᱴᱟᱭᱤᱢ ᱢᱟᱨ ᱵᱚᱪᱷᱚᱨ ᱫᱤᱱ ᱨᱮ ᱟᱲᱟᱜᱟᱭ ᱚᱞᱢᱳᱥᱴ ᱞᱮ ᱫᱩᱲᱩᱵ ᱦᱩᱭ ᱠᱟᱱᱟ ᱟᱨ ᱱᱚᱛᱮ ᱨᱮ ᱧᱮᱞ ᱠᱟᱱᱟ ᱵᱤᱴᱤ ᱛᱤᱠᱤᱱ ᱢᱮᱰᱟᱢ ᱟᱨ ᱞᱚᱡᱽ ᱯᱮ ᱧᱮᱞᱟ ᱛᱤᱱᱟᱹᱜ ᱰᱷᱮᱨ ᱡᱟᱹᱥᱛᱤ ᱫᱤᱱ ᱦᱟᱸᱜ ᱵᱟᱞᱮ ᱛᱟᱦᱮᱱᱟ ᱠᱚᱢ ᱫᱤᱱ ᱫᱷᱟᱨᱟ ᱜᱮ ᱱᱟᱦᱟᱜ ᱛᱚ ᱟᱹᱞᱤᱧ ᱦᱟᱸᱜ ᱞᱤᱧ ᱨᱩᱣᱟᱹᱲ ᱦᱤᱡᱩᱜᱼᱟ ᱟᱨ ᱴᱟᱭᱤᱢ ᱢᱟ ᱦᱩᱭᱩᱜ ᱠᱟᱱᱟ ᱟᱹᱣᱨᱤ ᱦᱩᱭ ᱛᱚᱨᱟ ᱠᱩᱲᱤᱭᱟ ᱟᱨ ᱫᱩᱭ ᱛᱤᱱ ᱯᱚᱨᱮ ᱱᱟᱦᱟᱜ ᱴᱨᱮᱱ ᱟᱲᱟᱜᱟ ᱦᱟᱭ ᱠᱟᱛᱮ ᱢᱟ

ᱟᱨ ᱱᱤᱛᱚᱜ ᱥᱮᱴᱮᱨ ᱮᱱᱟ ᱱᱚᱣᱟ ᱫᱚ ᱠᱚᱴᱚᱠ ᱨᱮᱞᱣᱮ ᱥᱴᱮᱥᱚᱱ ᱠᱟᱱᱟ ᱱᱚᱣᱟ ᱫᱚ ᱧᱮᱞᱮᱫ ᱜᱮᱭᱟ ᱯᱮ ᱱᱚᱰᱮᱱᱟᱜ ᱱᱟᱡᱟᱨᱟ ᱯᱩᱨᱟᱹ ᱯᱷᱟᱸᱠᱟ ᱜᱮᱭᱟ ᱠᱳᱵᱷᱤᱰ ᱠᱷᱟᱹᱛᱤᱨ ᱜᱮ ᱡᱟᱹᱥᱛᱤ ᱯᱮᱥᱮᱱᱡᱟᱨ ᱵᱟᱹᱪᱩᱜ ᱠᱚᱣᱟ ᱯᱩᱨᱟᱹ ᱯᱷᱟᱸᱠᱟ ᱯᱷᱟᱸᱠᱟ ᱜᱮᱭᱟ ᱜᱚᱴᱟ ᱨᱮᱹᱞ ᱮᱥᱴᱮᱥᱚᱱ ᱨᱮᱵᱮᱱ ᱧᱮᱞᱮᱫ ᱜᱮᱭᱟ ᱛᱚ ᱚᱠᱚᱭ ᱫᱚᱨᱠᱟᱨ ᱨᱮᱜᱮ ᱠᱚ ᱚᱰᱚᱠᱚᱜ ᱠᱟᱱᱟ ᱟᱨ ᱵᱟᱝ ᱫᱚᱨᱠᱟᱨ ᱠᱚᱫᱚ ᱵᱟᱠᱚ ᱚᱰᱚᱠᱚᱜ ᱠᱟᱱᱟ ᱧᱮᱞᱮᱫ ᱠᱚᱛᱮ ᱧᱮᱞ ᱫᱟᱲᱮᱭᱟᱜ ᱠᱟᱱ ᱜᱮᱭᱟᱯᱮ ᱵᱟᱦᱨᱮ ᱨᱮᱱᱟᱜ ᱥᱤᱱ ᱧᱮᱞ ᱠᱟᱛᱮᱫ ᱯᱮ ᱴᱷᱤᱠᱟᱹ ᱫᱟᱲᱮᱭᱟᱜ ᱠᱟᱱ ᱜᱮᱭᱟ ᱟᱞᱮ ᱦᱚᱸ ᱚᱱᱠᱟᱜᱮ ᱫᱚᱨᱠᱟᱨ ᱯᱟᱲᱟᱣ ᱟᱠᱟᱱ ᱛᱮᱜᱮ ᱦᱮᱡ ᱦᱩᱭ ᱟᱞᱮ ᱠᱟᱱᱟ ᱵᱟᱠᱷᱟᱡ ᱱᱚᱣᱟ ᱫᱚ ᱦᱩᱭᱩᱜ ᱠᱟᱱᱟ ᱯᱨᱟᱭ ᱫᱩᱭ ᱵᱚᱨᱥᱚ ᱯᱚᱨᱮ ᱩᱛᱟᱹᱨ ᱱᱟᱦᱟᱜ ᱱᱚᱣᱟ ᱴᱨᱮᱹᱱ ᱨᱮᱞᱤᱧ ᱫᱩᱲᱩᱵ ᱠᱟᱱᱟ

ᱟᱨ ᱵᱮᱴᱤ ᱛᱤᱠᱤᱱ ᱱᱤᱛᱚᱜ ᱠᱤᱱ ᱧᱩᱭᱮᱜᱼᱟ ᱚᱢᱩᱞ ᱠᱚᱞ ᱨᱮᱸᱜᱮᱡ ᱠᱮᱫ ᱠᱤᱱᱟ

ᱟᱨ ᱱᱤᱛᱚᱜ ᱚᱞᱟ ᱚᱴᱳ ᱨᱮᱞᱮ ᱫᱩᱲᱩᱵ ᱦᱩᱭ ᱠᱟᱱᱟ ᱟᱞᱮ ᱪᱟᱞᱟᱜ ᱠᱟᱱᱟ ᱱᱟᱦᱟᱜ ᱚᱠᱟᱨᱮ ᱥᱮᱱᱚᱜ ᱥᱮᱴᱮᱨᱚᱜ ᱞᱟᱹᱜᱤᱫ ᱡᱟᱭᱜᱟ ᱛᱟᱞᱮ

ᱟᱹᱰᱤ ᱫᱩᱠ ᱨᱮᱱᱟᱜ ᱠᱟᱛᱷᱟ ᱱᱩᱭ ᱯᱷᱮᱱ ᱵᱟᱭ ᱪᱟᱹᱞᱩᱜ ᱠᱟᱱᱟ ᱪᱮᱛᱟᱱ ᱨᱤᱱᱤᱡ ᱱᱤᱱᱤ ᱯᱷᱮᱱ ᱛᱟᱞᱮ ᱢᱤᱫᱴᱤᱡ ᱛᱟᱞᱮ ᱪᱟᱹᱞᱩ ᱡᱚᱲᱟᱜᱼᱟ ᱱᱤᱛᱚᱜ ᱦᱚ ᱴᱷᱤᱠ ᱜᱮᱭᱟ ᱡᱩᱫᱤ ᱱᱚᱣᱟ ᱵᱷᱤᱰᱤᱭᱳ ᱠᱩᱥᱤᱭᱟᱜ ᱠᱟᱱ ᱛᱟᱵᱚᱱ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱠᱚᱢᱮᱱᱴ ᱛᱟᱵᱚᱱ ᱯᱮ ᱟᱨ ᱛᱮᱦᱮᱧ ᱫᱚ ᱱᱚᱣᱟ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱮᱜᱼᱟ ᱢᱟ ᱛᱚᱵᱮ ᱵᱟᱭ